ᱯᱳᱭᱞᱳ ᱡᱚᱦᱟᱨ ᱫᱚ ᱢᱟᱨᱟᱝ ᱵᱩᱨᱩ ᱞᱟᱹᱜᱤᱫ ᱤᱱᱟᱹ ᱛᱟᱭᱚᱢ ᱟᱯᱮ ᱥᱟᱱᱟᱢ ᱠᱚ ᱞᱟᱹᱜᱤᱫ ᱤᱧᱟᱹᱜ ᱞᱟᱥᱟᱲᱦᱮᱫ ᱡᱚᱦᱟᱨ ᱛᱮᱦᱮᱧᱟᱜ ᱵᱷᱤᱰᱤᱭᱳ ᱨᱮᱫᱚ ᱵᱚᱱ ᱥᱮᱬᱟᱭᱟ ᱡᱮ ᱪᱮᱠᱟᱛᱮ ᱤᱭᱩᱴᱤᱭᱩᱵᱽ ᱨᱮᱱᱟᱜ ᱵᱷᱤᱰᱤᱭᱳ ᱚᱯᱷᱞᱟᱭᱤᱱ ᱨᱮ ᱧᱮᱞ ᱜᱟᱱᱚᱜᱼᱟ ᱢᱮᱱᱫᱚ ᱵᱤᱱᱮ ᱰᱟᱴᱟ ᱠᱷᱚᱨᱚᱪ ᱛᱮ ᱚᱱᱟ ᱢᱟᱲᱟᱝ ᱨᱤᱧ ᱫᱤᱥᱟᱹ ᱟᱵᱚᱱ ᱜᱮ ᱡᱮ ᱡᱟᱦᱟᱸᱭ ᱠᱚ ᱡᱩᱫᱤ ᱱᱚᱣᱟ ᱪᱮᱱᱮᱞ ᱵᱟᱯᱮ ᱥᱟᱵᱥᱠᱨᱟᱭᱤᱵᱽ ᱠᱟᱜ ᱛᱟᱵᱚᱱᱟ ᱛᱟᱦᱚᱞᱮ ᱠᱷᱟᱱ ᱥᱟᱵᱥᱠᱨᱟᱭᱤᱵᱽ ᱠᱟᱜ ᱛᱟᱵᱚᱱ ᱯᱮ ᱪᱮᱫᱟᱜ ᱥᱮ ᱤᱧ ᱫᱤᱱᱟᱹᱢ ᱜᱮ ᱱᱚᱝᱠᱟᱱ ᱴᱤᱭᱩᱴᱳᱨᱤᱭᱟᱞ ᱵᱷᱤᱰᱤᱭᱳᱧ ᱟᱯᱞᱳᱰᱟ ᱡᱟᱦᱟᱸ ᱫᱚ ᱟᱯᱮ ᱟᱭᱢᱟ ᱜᱚᱲᱚ ᱨᱮ ᱞᱟᱜᱟᱜᱼᱟ ᱢᱟ ᱛᱟᱦᱚᱞᱮ ᱚᱱᱮ ᱡᱟᱦᱟᱸ ᱞᱟᱛᱟᱨ ᱨᱮ ᱤᱝᱨᱮᱡᱤ ᱛᱮ ᱟᱨᱟᱜ ᱜᱮ ᱥᱟᱵᱥᱠᱨᱟᱭᱤᱵᱽ ᱵᱚᱱ ᱧᱮᱞᱚᱜ ᱠᱟᱱᱟ ᱚᱱᱟᱨᱮ ᱡᱚᱴᱮᱫᱟᱜ ᱢᱮ ᱟᱨ ᱤᱱᱟᱹ ᱛᱟᱭᱚᱢ ᱢᱤᱫᱴᱟᱝ ᱜᱷᱚᱱᱴᱟ ᱪᱤᱱᱦᱟᱹ ᱨᱟᱠᱟᱵᱼᱟ ᱚᱱᱟ ᱦᱚᱸ ᱡᱚᱴᱮᱫ ᱛᱟᱨᱟᱣᱟᱜ ᱢᱮ ᱛᱟᱦᱚᱞᱮ ᱥᱮᱬᱟ ᱞᱮᱜᱮ ᱵᱚᱱ ᱪᱮᱠᱟᱛᱮ ᱤᱭᱩᱴᱤᱭᱩᱵᱽ ᱨᱮᱱᱟᱜ ᱵᱷᱤᱰᱤᱭᱳ ᱚᱯᱷᱞᱟᱭᱤᱱ ᱨᱮ ᱧᱮᱞ ᱜᱟᱱᱚᱜᱼᱟ ᱯᱳᱭᱞᱳ ᱨᱮ ᱤᱭᱩᱴᱤᱭᱩᱵᱽ ᱨᱮ ᱪᱟᱞᱟᱜ ᱢᱮ ᱤᱭᱩᱴᱤᱭᱩᱵᱽ ᱨᱮ ᱪᱟᱞᱟᱣ ᱠᱟᱛᱮ ᱢᱚᱱᱮ ᱠᱟᱜ ᱢᱮ ᱱᱚᱣᱟᱴᱟᱜ ᱵᱷᱤᱰᱤᱭᱳ

ᱤᱱᱟᱹ ᱛᱟᱭᱚᱢ ᱟᱵᱚ ᱰᱟᱴᱟ ᱵᱚᱱ ᱚᱯᱷ ᱞᱮᱜᱮ ᱰᱟᱴᱟ ᱚᱯᱷ ᱦᱩᱭᱱᱟ ᱤᱱᱟᱹ ᱛᱟᱭᱚᱢ ᱧᱮᱞ ᱢᱮ ᱱᱚᱣᱟ ᱵᱷᱤᱰᱤᱭᱳ ᱚᱱᱟ ᱞᱟᱭᱵᱨᱮᱨᱤ ᱡᱟᱦᱟᱸ ᱧᱮᱞᱚᱜ ᱠᱟᱱᱟ ᱞᱟᱛᱟᱨ ᱨᱮ ᱚᱞ ᱞᱟᱭᱵᱨᱮᱨᱤ ᱚᱞ ᱨᱮ ᱞᱤᱜᱽᱞᱤ ᱠᱷᱟᱱ ᱚᱸᱰᱮ ᱰᱟᱣᱩᱱᱞᱳᱰ ᱯᱷᱟᱭᱤᱞ ᱧᱮᱞ ᱢᱮ ᱚᱱᱟ ᱰᱟᱴᱟ ᱚᱯᱷ ᱠᱟᱛᱮᱫ ᱦᱚᱸ ᱮᱨᱯᱚᱨ ᱱᱚᱣᱟ ᱵᱷᱤᱰᱤᱭᱳ ᱡᱩᱫᱤ ᱢᱮᱱᱮᱢ ᱰᱤᱞᱤᱴ ᱠᱟᱜᱼᱟ ᱛᱟᱦᱚᱞᱮ ᱪᱤᱠᱟᱛᱮᱢ ᱰᱤᱞᱤᱴᱟ ᱚᱱᱟ ᱵᱷᱤᱰᱤᱭᱳ ᱨᱮᱭᱟᱜ ᱡᱚᱡᱚᱢ ᱫᱷᱟᱨᱮ ᱨᱮ ᱧᱮᱞ ᱢᱮ ᱛᱷᱨᱤ ᱰᱚᱴ ᱧᱮᱞᱚᱜ ᱠᱟᱱᱟ ᱚᱸᱰᱮ ᱠᱞᱤᱠ ᱢᱮ ᱰᱤᱞᱤᱴ ᱯᱷᱨᱚᱢ ᱰᱟᱣᱩᱱᱞᱳᱰ ᱰᱤᱞᱤᱴ ᱮᱱᱟ ᱟᱥᱚᱜ ᱟᱹᱧ ᱱᱚᱣᱟ ᱵᱷᱤᱰᱤᱭᱳ ᱧᱮᱞ ᱠᱟᱛᱮ ᱥᱮᱬᱟ ᱠᱮᱫᱟ ᱵᱚᱱ ᱡᱮ ᱪᱮᱠᱟᱛᱮ ᱤᱭᱩᱴᱤᱭᱩᱵᱽ ᱨᱮᱱᱟᱜ ᱵᱷᱤᱰᱤᱭᱳ ᱚᱯᱷᱞᱟᱭᱤᱱ ᱨᱮ ᱧᱮᱞ ᱜᱟᱱᱚᱜᱼᱟ ᱟᱨ ᱥᱮᱬᱟ ᱵᱟᱠᱷᱨᱟ ᱛᱮ ᱢᱤᱫᱴᱟᱝ ᱞᱟᱭᱤᱠ ᱟᱨ ᱥᱮᱭᱟᱨ ᱫᱚ ᱟᱞᱚᱵᱚᱱ ᱦᱤᱲᱤᱧ ᱢᱟ ᱟᱨ ᱡᱟᱦᱟᱸᱭᱟᱱᱟᱜ ᱡᱟᱦᱟᱱᱟᱜ ᱡᱟᱦᱟᱸᱭ ᱠᱚᱣᱟᱜ ᱡᱟᱦᱟᱱᱟᱜ ᱠᱩᱠᱞᱤ ᱛᱟᱦᱮᱱ ᱠᱷᱟᱱ ᱞᱟᱛᱟᱨ ᱨᱮ ᱠᱚᱢᱮᱱᱴ ᱵᱚᱠᱥ ᱨᱮ ᱚᱞ ᱠᱩᱞ ᱛᱟᱵᱚᱱ ᱯᱮ ᱢᱟ ᱛᱟᱦᱚᱞᱮ ᱥᱟᱱᱟᱢ ᱠᱚ ᱟᱨ ᱢᱤᱫ ᱫᱷᱟᱣ ᱡᱚᱦᱟᱨ ᱟᱨᱦᱚᱸ ᱧᱟᱯᱟᱢ ᱦᱩᱭᱩᱜᱼᱟ ᱛᱟᱭᱚᱢ ᱫᱟᱨᱟᱢ ᱵᱷᱤᱰᱤᱭᱳ ᱨᱮ